ᱡᱚᱦᱟᱨ ᱥᱟᱱᱟᱢ ᱠᱚ ᱮᱡᱩᱠᱮᱥᱚᱱ ᱚᱯᱷ ᱥᱟᱱᱛᱟᱞᱤ ᱤᱭᱩᱴᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱫᱚ ᱢᱟᱱᱣᱟ ᱥᱤᱨᱡᱚᱱ ᱨᱮᱱᱟᱜ ᱠᱩᱠᱞᱤ ᱟᱨ ᱞᱟᱹᱱᱟᱹᱭ ᱢᱟᱱᱣᱟ ᱥᱤᱨᱡᱚᱱ ᱫᱷᱟᱹᱨᱛᱤ ᱥᱤᱨᱡᱚᱱ ᱵᱚᱸᱜᱟ ᱥᱤᱨᱡᱚᱱ ᱱᱚᱣᱟ ᱠᱚᱨᱮᱱᱟᱜ ᱵᱷᱤᱰᱤᱭᱳ ᱜᱮ ᱱᱚᱣᱟ ᱨᱮᱫᱚ ᱞᱤᱧ ᱧᱮᱞ ᱦᱚᱪᱚ ᱵᱚᱱᱟ ᱛᱚ

ᱠᱩᱠᱞᱤ ᱟᱹᱜᱤᱞ ᱦᱟᱯᱲᱟᱢ ᱠᱚᱣᱟᱜ ᱞᱟᱹᱭ ᱠᱟᱛᱷᱟ ᱞᱮᱠᱟᱛᱮ ᱯᱟᱹᱦᱤᱞ ᱫᱚ ᱪᱮᱫ ᱛᱟᱦᱮᱸ ᱠᱟᱱᱟ ᱱᱚᱣᱟ ᱨᱮᱱᱟᱜ ᱞᱟᱹᱱᱟᱹᱭ ᱫᱟᱜ ᱜᱮ ᱫᱟᱜ ᱜᱮ ᱛᱟᱦᱮᱸ ᱠᱟᱱᱟ ᱫᱚᱥᱟᱨ ᱡᱟᱱ ᱡᱟᱱᱣᱟᱨ ᱪᱮᱬᱮ ᱪᱤᱯᱨᱩᱡ ᱫᱚ ᱚᱠᱚᱭ ᱵᱮᱱᱟᱣ ᱠᱮᱫ ᱠᱚᱣᱟ ᱱᱚᱣᱟ ᱨᱮᱱᱟᱜ ᱞᱟᱹᱱᱟᱹᱭ ᱫᱚ ᱢᱟᱨᱟᱝ ᱴᱷᱟᱹᱠᱩᱨ ᱮ ᱵᱮᱱᱟᱣ ᱠᱮᱫ ᱠᱚᱣᱟ᱾ ᱡᱟᱱ ᱡᱟᱱᱣᱟᱨ ᱪᱮᱬᱮ ᱪᱤᱯᱨᱩᱡ ᱫᱚ ᱢᱟᱨᱟᱝ ᱴᱷᱟᱹᱠᱩᱨ ᱮ ᱵᱮᱱᱟᱣ ᱠᱮᱫ ᱠᱚᱣᱟ᱾ ᱯᱮ ᱨᱮ ᱠᱩᱠᱞᱤ ᱢᱮᱱᱟᱜ ᱟᱹᱜᱤᱞ ᱦᱟᱯᱲᱟᱢ ᱠᱚᱣᱟᱜ ᱞᱟᱹᱭ ᱠᱟᱛᱷᱟ ᱞᱮᱠᱟᱛᱮ ᱦᱟᱥᱟ ᱫᱚ ᱚᱠᱟᱨᱮ ᱛᱟᱦᱮᱸ ᱠᱟᱱᱟ? ᱱᱚᱣᱟ ᱨᱮᱱᱟᱜ ᱞᱟᱹᱞᱟᱹᱭ ᱫᱚ ᱫᱟᱜ ᱞᱟᱛᱟᱨ ᱨᱮ ᱟᱹᱜᱤᱞ ᱦᱟᱯᱲᱟᱢ ᱠᱚᱣᱟᱜ ᱞᱟᱹᱭ ᱠᱟᱛᱷᱟ ᱞᱮᱠᱟᱛᱮ ᱦᱟᱥᱟ ᱫᱚ ᱫᱟᱜ ᱞᱟᱛᱟᱨ ᱨᱮ ᱛᱟᱦᱮᱸ ᱠᱟᱱᱟ ᱢᱟᱨᱟᱝ ᱴᱷᱟᱹᱠᱩᱨ ᱚᱛᱮ ᱵᱮᱱᱟᱣ ᱞᱟᱹᱜᱤᱫ ᱫᱟᱜ ᱞᱟᱛᱟᱨ ᱠᱷᱚᱱ ᱦᱟᱥᱟ ᱨᱟᱠᱟᱵ ᱞᱟᱹᱜᱤᱫ ᱚᱠᱚᱭ ᱦᱚᱦᱚᱣᱟᱫ ᱠᱚᱣᱟ ᱱᱚᱣᱟ ᱨᱮᱱᱟᱜ ᱞᱟᱹᱱᱟᱹᱭ ᱫᱟᱜ ᱡᱟᱱᱣᱟᱨ ᱠᱩᱠᱞᱤ ᱢᱚᱬᱮ ᱨᱮ ᱢᱮᱱᱟᱜ ᱦᱟᱯᱲᱟᱢ ᱠᱚᱣᱟᱜ ᱠᱟᱛᱷᱟ ᱞᱮᱠᱟᱛᱮ ᱫᱷᱟᱹᱨᱛᱤ ᱫᱚ ᱚᱠᱚᱭ ᱵᱮᱱᱟᱣ ᱟᱠᱟᱫᱟ ᱱᱚᱣᱟ ᱨᱮᱱᱟᱜ ᱞᱟᱹᱱᱟᱹᱭ ᱢᱟᱨᱟᱝ ᱴᱷᱟᱹᱠᱩᱨ ᱦᱟᱯᱲᱟᱢ ᱠᱚᱣᱟᱜ ᱠᱟᱛᱷᱟ ᱞᱮᱠᱟᱛᱮ ᱫᱷᱟᱹᱨᱛᱤ ᱫᱚ ᱢᱟᱨᱟᱝ ᱴᱷᱟᱹᱠᱩᱨ ᱮ ᱵᱮᱱᱟᱣ ᱟᱠᱟᱫᱟ᱾ ᱛᱩᱨᱩᱭ ᱨᱮᱱᱟᱜ ᱠᱩᱠᱞᱤ, ᱫᱷᱟᱹᱨᱛᱤ ᱫᱚ ᱪᱮᱫ ᱪᱮᱛᱟᱱ ᱨᱮ ᱵᱮᱱᱟᱣ ᱟᱠᱟᱱᱟ? ᱱᱚᱣᱟ ᱨᱮᱱᱟᱜ ᱞᱟᱹᱱᱟᱹᱭ, ᱦᱚᱨᱚ ᱨᱟᱡᱟ᱾ ᱦᱚᱨᱚ ᱨᱟᱡᱟ ᱪᱮᱛᱟᱱ ᱨᱮ ᱫᱷᱟᱹᱨᱛᱤ ᱫᱚ ᱵᱮᱱᱟᱣ ᱟᱠᱟᱱᱟ᱾ ᱮᱭᱟᱭ ᱨᱮᱱᱟᱜ ᱠᱩᱠᱞᱤ ᱚᱜᱚᱢ ᱫᱚᱨᱭᱟ ᱛᱟᱞᱟ ᱨᱮ ᱫᱚᱨᱭᱟ ᱵᱷᱤᱛᱤᱨ ᱠᱷᱚᱱ ᱦᱟᱥᱟ ᱨᱟᱠᱟᱵ ᱠᱟᱛᱮ ᱫᱷᱟᱹᱨᱛᱤ ᱚᱠᱚᱭ ᱵᱮᱱᱟᱣ ᱞᱮᱫᱼᱟ ᱱᱚᱣᱟ ᱨᱮᱱᱟᱜ ᱞᱟᱹᱱᱟᱹᱭ ᱫᱚ ᱞᱮᱸᱰᱮᱫ ᱨᱟᱡᱟ ᱵᱟᱝ ᱞᱮᱸᱰᱮᱫ ᱠᱩᱶᱟᱨ ᱤᱨᱟᱹᱞ ᱨᱮᱱᱟᱜ ᱠᱩᱠᱞᱤ ᱢᱟᱨᱮ ᱦᱟᱯᱲᱟᱢ ᱠᱚᱣᱟᱜ ᱠᱟᱛᱷᱟ ᱞᱮᱠᱟᱛᱮ ᱥᱚᱱᱟ ᱛᱷᱟᱹᱨᱤ ᱪᱮᱛᱟᱱ ᱨᱮ ᱯᱟᱛᱟᱞ ᱠᱷᱚᱱ ᱚᱠᱚᱭ ᱦᱟᱥᱟ ᱫᱚᱭ ᱨᱟᱠᱟᱵ ᱞᱮᱫᱼᱟ ᱱᱚᱣᱟ ᱨᱮᱱᱟᱜ ᱞᱟᱹᱱᱟᱹᱭ ᱫᱚ ᱞᱮᱸᱰᱚᱫ ᱨᱟᱡᱟ ᱟᱨᱮ ᱨᱮᱱᱟᱜ ᱠᱩᱠᱞᱤ ᱢᱟᱨᱟᱝ ᱴᱷᱟᱹᱠᱩᱨ ᱫᱚ ᱫᱟᱜ ᱞᱟᱛᱟᱨ ᱠᱷᱚᱱ ᱦᱟᱥᱟ ᱨᱟᱠᱟᱵ ᱞᱟᱹᱜᱤᱫ ᱚᱠᱚᱭ ᱦᱚᱦᱚ ᱟᱫᱮᱭᱟ ᱟᱫᱚ ᱱᱚᱣᱟ ᱨᱮᱱᱟᱜ ᱞᱟᱹᱱᱟᱹᱭ ᱞᱮᱱᱰᱚᱠ ᱜᱮᱞ ᱨᱮᱱᱟᱜ ᱠᱩᱠᱞᱤ ᱞᱮᱱᱰᱚᱠ ᱫᱚ ᱫᱟᱜ ᱞᱟᱛᱟᱨ ᱠᱷᱚᱱ ᱦᱟᱥᱟ ᱨᱟᱠᱟᱵ ᱠᱟᱛᱮ ᱚᱠᱟ ᱨᱮ ᱫᱚᱦᱚ ᱞᱮᱫᱟᱭ ᱱᱚᱣᱟ ᱨᱮᱱᱟᱜ ᱞᱟᱹᱱᱟᱹᱭ ᱫᱚ ᱦᱚᱨᱚᱣᱟᱜ ᱫᱮᱭᱟ ᱨᱮ ᱦᱚᱨᱚᱣᱟᱜ ᱫᱮᱭᱟ ᱨᱮ ᱦᱟᱥᱟ ᱨᱟᱠᱟᱵ ᱠᱟᱛᱮᱫ ᱮ ᱫᱚᱦᱚ ᱞᱮᱫ ᱛᱟᱦᱮᱸᱫ ᱛᱟ ᱜᱮᱞ ᱢᱤᱫ ᱨᱮᱱᱟᱜ ᱠᱩᱠᱞᱤ ᱢᱟᱨᱮ ᱦᱟᱯᱲᱟᱢ ᱠᱚᱣᱟᱜ ᱠᱟᱛᱷᱟ ᱞᱮᱠᱟᱛᱮ ᱢᱟᱹᱞᱤᱱ ᱵᱩᱰᱷᱤ ᱫᱚ ᱪᱮᱫ ᱞᱮᱠᱟᱭ ᱛᱟᱦᱮᱸ ᱠᱟᱱᱟ ᱱᱚᱣᱟ ᱨᱮᱱᱟᱜ ᱞᱟᱹᱱᱟᱹᱭ ᱫᱚ ᱜᱤᱲᱨᱤ ᱜᱮ ᱢᱟᱹᱞᱤᱱ ᱵᱩᱰᱷᱤ ᱫᱚ ᱜᱤᱲᱨᱤ ᱜᱮ ᱛᱟᱦᱮᱸ ᱠᱟᱱᱟ ᱜᱮᱞ ᱵᱟᱨ ᱨᱮᱱᱟᱜ ᱠᱩᱠᱞᱤ ᱫᱷᱟᱹᱨᱛᱤ ᱯᱩᱨᱤ ᱢᱟᱲᱟᱝ ᱚᱠᱚᱭ ᱠᱟᱨᱦᱟ ᱪᱤᱠᱟᱹᱬ ᱞᱮᱫᱟᱭ ᱱᱚᱣᱟ ᱨᱮᱱᱟᱜ ᱞᱟᱹᱱᱟᱹᱭ ᱫᱚ ᱢᱟᱨᱟᱝ ᱵᱩᱨᱩ ᱱᱟᱹᱭ ᱦᱟᱨᱟ ᱞᱟᱝ ᱵᱤᱧ ᱫᱚ ᱚᱠᱚᱭ ᱥᱤᱨᱡᱚᱱ ᱞᱮᱫᱮᱭᱟ ᱱᱚᱣᱟ ᱨᱮᱱᱟᱜ ᱞᱟᱹᱱᱟᱹᱭ ᱫᱚ ᱢᱟᱨᱟᱝ ᱴᱷᱟᱹᱠᱩᱨ ᱱᱟᱹᱭ ᱦᱟᱨᱟ ᱞᱟᱝ ᱵᱤᱧ ᱫᱚ ᱢᱟᱨᱟᱝ ᱴᱷᱟᱹᱠᱩᱨᱮ ᱥᱤᱨᱡᱚᱱ ᱞᱮᱫᱮᱭᱟ ᱜᱮᱞ ᱯᱩᱱ ᱨᱮᱱᱟᱜ ᱠᱩᱠᱞᱤ ᱥᱟᱞᱮ ᱤᱪᱟᱹᱜ ᱫᱚ ᱚᱠᱚᱭ ᱥᱤᱨᱡᱚᱱ ᱞᱮᱫᱮᱭᱟ ᱥᱟᱞᱮ ᱤᱪᱟᱹᱜ ᱫᱚ ᱚᱠᱚᱭ ᱥᱤᱨᱡᱚᱱ ᱞᱮᱫᱮᱭᱟ ᱱᱚᱣᱟ ᱨᱮᱱᱟᱜ ᱞᱟᱹᱱᱟᱹᱭ ᱢᱟᱨᱟᱝ ᱴᱷᱟᱹᱠᱩᱨ ᱥᱟᱞᱮ ᱤᱪᱟᱹᱜ ᱫᱚ ᱢᱟᱨᱟᱝ ᱴᱷᱟᱹᱠᱩᱨ ᱥᱤᱨᱡᱚᱱ ᱞᱮᱫᱮᱭᱟ ᱜᱮᱞ ᱢᱚᱬᱮ ᱨᱮᱱᱟᱜ ᱠᱩᱠᱞᱤ ᱦᱚᱨᱚᱜ ᱤᱪᱟᱹᱜ ᱞᱮᱸᱰᱮᱫ ᱠᱟᱴᱠᱚᱢ ᱮᱢᱟᱱ ᱫᱟᱜ ᱨᱤᱱ ᱡᱤᱵᱽ ᱡᱤᱭᱟᱹᱞᱤ ᱠᱚ ᱚᱠᱚᱭ ᱥᱤᱨᱡᱚᱱ ᱞᱮᱫ ᱠᱚᱣᱟ ᱱᱚᱣᱟ ᱨᱮᱱᱟᱜ ᱞᱟᱹᱱᱟᱹᱭ ᱫᱚ ᱢᱟᱨᱟᱝ ᱴᱷᱟᱹᱠᱩᱨ ᱦᱚᱨᱚᱜ ᱤᱪᱟᱹᱜ ᱞᱮᱸᱰᱮᱫ ᱠᱟᱴᱠᱚᱢ ᱮᱢᱟᱱ ᱫᱟᱜ ᱨᱤᱱ ᱡᱤᱵᱽ ᱡᱤᱭᱟᱹᱞᱤ ᱠᱚ ᱢᱟᱨᱟᱝ ᱴᱷᱟᱹᱠᱩᱨ ᱥᱤᱨᱡᱚᱱ ᱞᱮᱫ ᱠᱚᱣᱟ ᱢᱟ ᱛᱚᱵᱮ ᱮᱱᱠᱷᱟᱱ ᱛᱮᱦᱮᱧᱟᱜ ᱵᱷᱤᱰᱤᱭᱳ ᱫᱚ ᱱᱤᱱᱟᱹᱝ ᱜᱮ ᱟᱨᱦᱚᱸ ᱫᱚᱥᱨᱟ ᱱᱚᱝᱠᱟᱱ ᱵᱷᱤᱰᱤᱭᱳ ᱟᱹᱜᱩ ᱠᱟᱛᱮ ᱞᱤᱧ ᱥᱮᱴᱮᱨᱚᱜᱼᱟ ᱤᱱ ᱞᱟᱹᱜᱤᱫ ᱛᱮᱫᱚ ᱱᱚᱰᱮ ᱜᱮᱞᱤᱧ ᱛᱷᱩᱠᱩᱢ ᱠᱮᱜᱼᱟ ᱡᱚᱦᱟᱨ